ᱛᱮᱦᱮᱧ ᱫᱚ ᱵᱟᱨ ᱦᱟᱡᱟᱨ ᱵᱟᱜᱮ ᱯᱮ ᱥᱟᱞ ᱨᱮᱭᱟᱜ ᱥᱟᱱᱛᱟᱲᱤ ᱯᱷᱤᱞᱢ ᱯᱷᱮᱥᱴᱤᱵᱷᱮᱞ ᱮᱣᱟᱨᱰ ᱵᱤᱥᱚᱭ ᱛᱮ ᱠᱩᱠᱞᱤ ᱞᱟᱹᱱᱟᱹᱭ ᱞᱤᱧ ᱟᱹᱜᱩ ᱟᱠᱟᱫᱼᱟ ᱡᱟᱦᱟᱸ ᱪᱮ ᱪᱟᱞᱟᱣᱮᱱ ᱤᱝᱨᱮᱡᱤ ᱢᱟᱹᱦᱤᱛ ᱜᱮᱞ ᱢᱤᱫ ᱢᱟᱨᱪ ᱵᱟᱨ ᱦᱟᱡᱟᱨ ᱵᱟᱜᱮ ᱯᱮ ᱦᱤᱞᱳᱜ ᱡᱷᱟᱲᱠᱷᱚᱸᱰ ᱯᱚᱱᱚᱛ ᱨᱮᱭᱟᱜ ᱡᱟᱢᱥᱮᱫᱽᱯᱩᱨ ᱦᱚᱱᱚᱛ ᱨᱮᱱᱟᱜ ᱜᱚᱢᱦᱟᱨᱤᱭᱟᱹ ᱥᱟᱞᱰᱤ ᱨᱮ ᱦᱩᱭ ᱥᱟᱹᱛ ᱟᱠᱟᱱᱟ ᱡᱚᱦᱟᱨ ᱜᱮ ᱤᱧ ᱜᱮ ᱥᱟᱠᱩᱞᱟ ᱥᱚᱨᱮᱱ ᱟᱯᱮ ᱯᱮ ᱧᱮᱞᱮᱫᱼᱟ ᱥᱟᱱᱛᱟᱞᱤ ᱡᱤ ᱠᱮ ᱤᱭᱩᱴᱩᱵᱽ ᱪᱮᱱᱮᱞ ᱨᱮ ᱫᱮᱞᱟ ᱛᱚᱵᱮ ᱵᱚ ᱮᱦᱚᱵ ᱞᱮᱜᱮ ᱱᱚᱣᱟ ᱥᱟᱱᱛᱟᱞᱤ ᱯᱷᱤᱞᱢ ᱯᱷᱮᱥᱴᱤᱵᱷᱮᱞ ᱟᱣᱟᱨᱰ ᱵᱤᱥᱚᱭ ᱛᱮ ᱛᱮᱦᱮᱧᱟᱜ ᱠᱩᱠᱞᱤ ᱞᱟᱹᱱᱟᱹᱭ ᱛᱮᱦᱮᱧᱟᱜ ᱯᱩᱭᱞᱩ ᱠᱩᱠᱞᱤ ᱫᱚ ᱦᱩᱭᱩᱜ ᱠᱟᱱᱟ ᱵᱮᱥᱴ ᱟᱠᱴᱨᱮᱥ ᱫᱚ ᱚᱠᱚᱭ ᱛᱤᱠᱤᱱ ᱠᱤᱱ ᱧᱟᱢ ᱠᱮᱜᱼᱟ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱢᱟᱹᱱᱤᱡ ᱩᱨᱢᱤᱞᱟ ᱢᱟᱨᱰᱤ ᱛᱟᱹᱠᱤᱱ ᱵᱮᱥᱴ ᱟᱠᱴᱨᱮᱥ ᱞᱮᱠᱟ ᱛᱮᱫᱚ ᱠᱤᱱ ᱧᱟᱢ ᱠᱮᱜᱼᱟ ᱫᱚᱥᱟᱨ ᱠᱩᱠᱞᱤ ᱫᱚ ᱦᱩᱭᱩᱜ ᱠᱟᱱᱟ ᱵᱮᱥᱴ ᱠᱮᱢᱮᱨᱟ ᱢᱮᱱ ᱫᱚ ᱚᱠᱚᱭ ᱛᱟᱹᱠᱤᱱ ᱠᱤᱱ ᱧᱟᱢ ᱠᱮᱜᱼᱟ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱚᱡᱤᱛ ᱠᱩᱢᱟᱨ ᱱᱟᱭᱚᱠ ᱱᱩᱠᱤᱱ ᱫᱚ ᱵᱮᱥᱴ ᱠᱮᱢᱮᱨᱟ ᱢᱮᱱ ᱞᱮᱠᱟᱛᱮ ᱢᱟᱹᱱ ᱠᱤᱱ ᱧᱟᱢ ᱠᱮᱫᱼᱟ ᱱᱩᱠᱤᱱ ᱫᱚ ᱪᱷᱟᱹᱛᱤᱠ ᱠᱟᱱᱟ ᱠᱤᱱ᱾ ᱛᱮᱥᱟᱨ ᱠᱩᱠᱞᱤ ᱫᱚ ᱦᱩᱭᱩᱜ ᱠᱟᱱᱟ ᱵᱮᱥᱴ ᱰᱟᱭᱨᱮᱠᱴᱚᱨ ᱫᱚ ᱚᱠᱚᱭ ᱛᱤᱠᱤᱱ ᱠᱤᱱ ᱧᱟᱢ ᱠᱮᱫᱼᱟ? ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱵᱮᱥᱴ ᱰᱟᱭᱨᱮᱠᱴᱚᱨ ᱞᱮᱠᱟ ᱛᱮᱫᱚ ᱠᱟᱹᱱᱦᱟᱹᱭᱭᱟ ᱦᱟᱸᱥᱫᱟᱜ ᱜᱚᱢᱠᱮ ᱛᱤᱠᱤᱱ ᱠᱤᱱ ᱧᱟᱢ ᱠᱮᱜᱼᱟ ᱯᱩᱱ ᱱᱚᱢᱵᱚᱨ ᱠᱩᱠᱞᱤ ᱫᱚ ᱵᱮᱥᱴ ᱪᱚᱨᱤᱭᱳᱜᱨᱟᱯᱷᱚᱨ ᱫᱚ ᱚᱠᱚᱭ ᱛᱤᱠᱤᱱ ᱠᱤᱱ ᱧᱟᱢ ᱠᱮᱜᱼᱟ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱵᱮᱥᱴ ᱪᱚᱨᱤᱭᱳᱜᱨᱟᱯᱷᱚᱨ ᱞᱮᱠᱟ ᱛᱮᱫᱚ ᱢᱟᱹᱱ ᱥᱤᱵᱚᱱ ᱢᱟᱨᱰᱤ ᱜᱚᱢᱠᱮ ᱛᱤᱠᱤᱱ ᱠᱤᱱ ᱧᱟᱢ ᱠᱮᱜᱼᱟ ᱢᱚᱬᱮ ᱱᱚᱢᱵᱚᱨ ᱠᱩᱠᱞᱤ ᱫᱚ ᱵᱮᱥᱴ ᱟᱠᱴᱚᱨ ᱫᱚ ᱚᱠᱚᱭ ᱛᱤᱠᱤᱱ ᱠᱤᱱ ᱧᱟᱢ ᱠᱮᱜᱼᱟ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱵᱮᱥᱴ ᱟᱠᱴᱚᱨ ᱞᱮᱠᱟ ᱛᱮᱫᱚ ᱯᱨᱤᱭᱚ ᱦᱮᱢᱵᱨᱚᱢ ᱛᱤᱠᱤᱱ ᱠᱤᱱ ᱧᱟᱢ ᱠᱮᱜᱼᱟ ᱛᱩᱨᱩᱭ ᱱᱚᱢᱵᱚᱨ ᱠᱩᱠᱞᱤ ᱫᱚ ᱵᱮᱥᱴ ᱥᱟᱱᱛᱟᱞᱤ ᱢᱮᱠᱚᱯ ᱟᱨᱴᱤᱥᱴ ᱫᱚ ᱚᱠᱚᱭ ᱛᱤᱠᱤᱱ ᱠᱤᱱ ᱧᱟᱢ ᱠᱮᱜᱼᱟ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱵᱮᱥᱴ ᱥᱟᱱᱛᱟᱞᱤ ᱢᱮᱠᱚᱯ ᱟᱨᱴᱤᱥᱴ ᱞᱮᱠᱟ ᱛᱮᱫᱚ ᱡᱷᱩᱱᱟ ᱥᱤᱝ ᱵᱟᱨᱤ ᱛᱤᱠᱤᱱ ᱠᱤᱱ ᱧᱟᱢ ᱠᱮᱜᱼᱟ ᱮᱭᱟᱭ ᱱᱚᱢᱵᱚᱨ ᱠᱩᱠᱞᱤ ᱫᱚ ᱵᱮᱥᱴ ᱥᱟᱱᱛᱟᱲᱤ ᱯᱷᱤᱞᱢ ᱫᱚ ᱚᱠᱟ ᱥᱟᱛᱟᱢ ᱵᱟᱝᱢᱟ ᱵᱤᱥᱚᱭᱮ ᱧᱟᱢ ᱠᱮᱫᱼᱟ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱵᱮᱥᱴ ᱵᱮᱥᱴ ᱥᱟᱱᱛᱟᱲᱤ ᱯᱷᱤᱞᱢ ᱞᱮᱠᱟ ᱛᱮᱫᱚ ᱠᱷᱟᱧᱪᱟᱨ ᱢᱤᱨᱩ ᱯᱷᱤᱞᱢᱮ ᱧᱟᱢ ᱠᱮᱫᱼᱟ ᱤᱨᱟᱹᱞ ᱱᱚᱢᱵᱚᱨ ᱟᱨ ᱵᱟᱝᱢᱟ ᱛᱮᱦᱮᱧᱟᱜ ᱢᱩᱪᱟᱹᱫ ᱠᱩᱠᱞᱤ ᱫᱚ ᱦᱩᱭᱩᱜ ᱠᱟᱱᱟ ᱵᱮᱥᱴ ᱢᱤᱭᱩᱡᱤᱠ ᱮᱞᱵᱟᱢ ᱞᱮᱠᱟ ᱛᱮᱫᱚ ᱚᱠᱟ ᱧᱟᱢ ᱠᱮᱜᱼᱟ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱵᱮᱥᱴ ᱢᱤᱭᱩᱡᱤᱠ ᱮᱞᱵᱟᱢ ᱞᱮᱠᱟ ᱛᱮᱫᱚ ᱜᱚᱨᱚᱡᱽ ᱮ ᱧᱟᱢ ᱠᱮᱜᱼᱟ